ᱟᱹᱰᱤ ᱩᱥᱟᱹᱫ ᱟᱥᱠᱤᱛ ᱟᱹᱲᱤᱥ ᱟᱹᱭᱠᱟᱹᱣᱱᱟ ᱚᱱᱟ ᱠᱷᱟᱹᱛᱤᱨ ᱛᱮ ᱱᱤᱭᱟᱹ ᱵᱷᱤᱰᱤᱭᱳ ᱞᱟᱭᱤᱵᱷ ᱨᱮ ᱦᱮᱡ ᱦᱩᱭᱱᱟ ᱱᱤᱭᱟᱹ ᱥᱤᱝᱜᱮᱞ ᱱᱤᱭᱩᱡᱽ ᱨᱮ ᱛᱚ ᱜᱟᱛᱮ ᱟᱨ ᱵᱚᱭᱦᱟ ᱠᱚ ᱛᱤᱦᱤᱧ ᱱᱚᱣᱟ ᱵᱷᱟᱨᱚᱛ ᱫᱤᱥᱚᱢ ᱨᱮ ᱟᱹᱰᱤ ᱜᱟᱱ ᱡᱟᱭᱜᱟ ᱨᱮ ᱟᱹᱰᱤ ᱞᱮᱠᱟᱱ ᱴᱚᱴᱷᱟ ᱨᱮ ᱟᱵᱚ ᱵᱚᱱ ᱧᱮᱞ ᱞᱮᱠᱷᱟᱡ ᱡᱮ ᱟᱵᱚ ᱠᱚᱨᱮᱱ ᱦᱚᱲ ᱡᱟᱦᱟᱸ ᱡᱟᱦᱟᱸ ᱮᱨᱤᱭᱟ ᱨᱮ ᱡᱟᱦᱟᱸ ᱡᱟᱦᱟᱸ ᱴᱚᱴᱷᱟ ᱨᱮ ᱟᱵᱚ ᱠᱚᱨᱮᱱ ᱦᱚᱲ ᱡᱟᱦᱟᱸ ᱡᱟᱦᱟᱸ ᱠᱚᱨᱮ ᱦᱮᱱᱟᱜ ᱠᱚᱣᱟ ᱚᱱᱟ ᱠᱚᱨᱮ ᱫᱤᱱ ᱜᱮᱵᱚᱱ ᱧᱮᱞᱟ ᱟᱵᱚᱨᱮᱱ ᱦᱚᱲ ᱪᱮᱛᱟᱱ ᱨᱮ ᱫᱤᱱ ᱜᱮ ᱱᱟᱦᱟᱪᱟᱨ ᱫᱤᱱ ᱜᱮ ᱚᱛᱛᱟᱪᱟᱨ ᱩᱱᱠᱩᱣᱟᱜ ᱦᱟᱥᱟ ᱡᱩᱢᱤ ᱪᱮᱛᱟᱱ ᱨᱮ ᱩᱱᱠᱩᱣᱟᱜ ᱴᱟᱺᱰᱤ ᱵᱷᱤᱴᱟᱹ ᱪᱮᱛᱟᱱ ᱨᱮ ᱱᱚᱝᱠᱟᱱ ᱟᱹᱰᱤ ᱞᱮᱠᱟᱱ ᱱᱟᱦᱟᱪᱟᱨ ᱟᱹᱰᱤ ᱞᱮᱠᱟᱱ ᱢᱟᱱᱮ ᱨᱚᱰᱚᱡ ᱠᱚᱪᱞᱚᱱ ᱪᱟᱞᱟᱜ ᱠᱟᱱᱟ ᱛᱚ ᱜᱟᱛᱮ ᱟᱨ ᱵᱚᱭᱦᱟ ᱠᱚ ᱛᱤᱦᱤᱧ ᱟᱵᱚ ᱢᱤᱫᱴᱮᱡ ᱱᱚᱣᱟ ᱵᱤᱥᱮᱥ ᱵᱩᱡᱷᱟᱹᱣ ᱦᱩᱭᱩᱜ ᱛᱟᱵᱚᱱᱟ ᱥᱮ ᱵᱟᱰᱟᱭ ᱦᱩᱭᱩᱜ ᱛᱟᱵᱚᱱᱟ ᱪᱮᱫᱟᱜ ᱥᱮ ᱱᱤᱭᱟᱹ ᱵᱷᱟᱨᱚᱛ ᱫᱤᱥᱚᱢ ᱫᱚ ᱜᱚᱱᱚᱛᱚᱱᱛᱨᱚ ᱫᱤᱥᱚᱢ ᱠᱟᱱᱟ ᱱᱤᱭᱟᱹ ᱫᱤᱥᱚᱢ ᱨᱮ ᱥᱚᱝᱵᱤᱫᱷᱟᱱ ᱛᱮ ᱪᱟᱞᱟᱜ ᱠᱟᱱᱟ ᱱᱤᱭᱟᱹ ᱫᱤᱥᱚᱢ ᱫᱚ ᱟᱵᱚ ᱵᱚᱱ ᱧᱮᱞᱟ ᱟᱵᱚ ᱵᱚᱱ ᱵᱟᱰᱟᱭ ᱫᱟᱲᱮᱭᱟᱜᱼᱟ ᱡᱮ ᱱᱤᱭᱟᱹ ᱫᱤᱥᱚᱢ ᱫᱚ ᱥᱟᱠᱚᱣᱟᱜ ᱥᱚᱢᱟᱱ ᱞᱮᱠᱟᱛᱮ ᱚᱫᱷᱤᱠᱟᱨ ᱦᱮᱱᱟᱜᱼᱟ ᱮᱱᱠᱷᱟᱱ ᱟᱵᱚ ᱟᱹᱫᱤᱵᱟᱹᱥᱤ ᱪᱮᱛᱟᱱ ᱨᱮᱜᱮ ᱪᱮᱫᱟᱜ ᱱᱚᱝᱠᱟᱱ ᱱᱟᱦᱟᱪᱟᱨ ᱦᱩᱭᱩᱜᱚᱜ ᱠᱟᱱᱟ ᱪᱮᱫᱟᱜ ᱟᱵᱚ ᱟᱹᱫᱤᱵᱟᱹᱥᱤᱭᱟᱜ ᱦᱟᱥᱟ ᱡᱩᱢᱤ ᱜᱮ ᱪᱮᱫᱟᱜ ᱟᱵᱚᱣᱟᱜ ᱚᱛ ᱦᱟᱥᱟ ᱜᱮᱠᱚ ᱨᱮᱡ ᱮᱫ ᱵᱚᱱᱟ ᱪᱷᱟᱹᱛᱤᱠ ᱠᱚ ᱞᱟᱹᱴᱩ ᱞᱟᱹᱴᱩ ᱤᱱᱰᱟᱥᱴᱨᱤ ᱞᱟᱹᱴᱩ ᱞᱟᱹᱴᱩ ᱠᱳᱢᱯᱟᱱᱤ ᱞᱟᱹᱴᱩ ᱞᱟᱹᱴᱩ ᱱᱚᱝᱠᱟᱱ ᱵᱮᱯᱟᱨ ᱵᱤᱡᱽᱱᱮᱥ ᱠᱚ ᱦᱚᱲ ᱪᱮᱫᱟᱜ ᱚᱱᱟ ᱨᱮᱱᱟᱜ ᱢᱟᱱ ᱢᱮᱱ ᱢᱚᱛᱞᱚᱵ ᱫᱚ ᱦᱩᱭᱩᱜᱚᱜ ᱠᱟᱱᱟ ᱟᱵᱚ ᱟᱹᱫᱤᱵᱟᱹᱥᱤ ᱫᱚ ᱩᱱᱠᱩ ᱠᱚ ᱵᱩᱡᱷᱟᱹᱣ ᱧᱟᱢ ᱪᱟᱵᱟ ᱟᱠᱟᱫ ᱵᱚᱱᱟ ᱥᱟᱵ ᱧᱟᱢ ᱪᱟᱵᱟ ᱟᱠᱟᱫ ᱵᱚᱱᱟ ᱡᱮ ᱟᱹᱫᱤᱵᱟᱹᱥᱤ ᱫᱚ ᱮᱠᱚᱛᱨᱤᱛ ᱢᱤᱫ ᱡᱩᱢᱤᱫ ᱨᱮᱫᱚ ᱵᱟᱹᱱᱩᱜ ᱠᱚᱣᱟ ᱱᱩᱠᱩ ᱡᱟᱜᱟ ᱦᱟᱥᱟᱢ ᱨᱮᱡ ᱠᱚ ᱨᱮᱦᱚᱸ ᱛᱤᱦᱤᱧ ᱡᱷᱟᱲᱠᱷᱚᱸᱰ ᱨᱮᱢ ᱨᱮᱡ ᱠᱚ ᱠᱷᱟᱱ ᱩᱲᱤᱥᱥᱟ ᱵᱮᱦᱟ ᱵᱮᱝᱜᱚᱞ ᱵᱤᱦᱟᱨ ᱟᱥᱟᱢ ᱨᱮᱱ ᱫᱚᱠᱚ ᱛᱷᱤᱨ ᱠᱚᱜᱼᱟ ᱟᱨ ᱵᱟᱝᱜᱟᱞ ᱨᱮᱱᱮᱢ ᱨᱮᱡ ᱠᱚ ᱠᱷᱟᱱ ᱡᱷᱟᱲᱠᱷᱚᱸᱰ ᱩᱲᱤᱥᱥᱟ ᱟᱥᱟᱢ ᱠᱚ ᱛᱷᱤᱨ ᱠᱚᱜᱼᱟ ᱩᱲᱤᱥᱥᱟᱢ ᱨᱮᱡ ᱠᱚ ᱠᱷᱟᱱ ᱵᱟᱹᱠᱤ ᱨᱟᱡᱽᱡᱚ ᱨᱮᱱ ᱠᱚ ᱛᱷᱤᱨ ᱠᱚᱜᱼᱟ ᱛᱚ ᱦᱚᱸ ᱱᱚᱝᱠᱟ ᱯᱚᱨᱤᱥᱛᱷᱤᱛᱤ ᱛᱟᱵᱚᱱ ᱛᱮᱦᱮᱧ ᱟᱵᱚ ᱵᱚᱱ ᱧᱮᱞ ᱞᱮᱠᱷᱟᱱ ᱱᱚᱣᱟ ᱵᱷᱟᱨᱚᱛ ᱫᱤᱥᱚᱢ ᱨᱮ ᱠᱷᱟᱹᱞᱤ ᱟᱹᱫᱤᱵᱟᱹᱥᱤ ᱥᱩᱢᱩᱝ ᱫᱚ ᱵᱟᱝ ᱚ ᱟᱹᱫᱤᱵᱟᱹᱥᱤ ᱦᱚᱸ ᱦᱮᱱᱟᱜ ᱠᱚᱣᱟ ᱥᱮ ᱵᱟᱵᱲᱮ ᱠᱚᱦᱚᱸ ᱦᱮᱱᱟᱜ ᱠᱚᱣᱟ ᱱᱩᱠᱩ ᱠᱚ ᱡᱩᱫᱤ ᱛᱤᱱᱟᱹᱜ ᱜᱟᱱ ᱡᱟᱭᱜᱟ ᱨᱮ ᱛᱤᱱᱟᱹᱜ ᱜᱟᱱ ᱥᱳᱥᱟᱞ ᱢᱤᱰᱤᱭᱟ ᱨᱮᱵᱚᱱ ᱧᱮᱞ ᱟᱠᱟᱫᱟ ᱡᱮ ᱡᱟᱭᱜᱟ ᱡᱩᱢᱤ ᱠᱚ ᱨᱮᱡ ᱟᱠᱟᱫ ᱠᱚᱣᱟ ᱥᱮ ᱡᱟᱭᱜᱟ ᱡᱩᱢᱤ ᱠᱚ ᱨᱮᱡ ᱮᱫ ᱠᱚᱣᱟ ᱛᱚ ᱜᱟᱛᱮ ᱟᱨ ᱵᱚᱭᱦᱟ ᱠᱚ ᱟᱯᱮ ᱪᱤᱱᱛᱟᱹᱭ ᱛᱟᱵᱚᱱ ᱯᱮ ᱛᱮᱦᱮᱧ ᱟᱵᱚ ᱵᱚᱱ ᱧᱮᱞ ᱞᱮᱠᱷᱟᱡ ᱟᱵᱚᱣᱟᱜ ᱡᱟᱦᱟᱸ ᱡᱟᱦᱟᱸ ᱡᱟᱭᱜᱟ ᱨᱮ ᱡᱚᱛᱚ ᱠᱷᱚᱱ ᱞᱟᱹᱴᱩ ᱞᱟᱹᱴᱩ ᱢᱟᱨᱟᱝ ᱫᱷᱚᱨᱚᱢ ᱜᱟᱲ ᱠᱚ ᱦᱮᱱᱟᱜ ᱛᱟᱵᱚᱱ ᱡᱟᱦᱟᱸ ᱞᱮᱠᱟ ᱵᱚᱱ ᱢᱮᱱ ᱞᱮᱠᱷᱟᱡ ᱡᱟᱦᱟᱸ ᱫᱚ ᱦᱤᱱᱫᱩ ᱠᱚᱣᱟᱜ ᱡᱟᱦᱟᱸ ᱫᱚ ᱢᱩᱥᱞᱤᱢ ᱠᱚᱣᱟᱜ ᱱᱩᱠᱩᱣᱟᱜ ᱦᱚᱸ ᱞᱟᱹᱴᱩ ᱞᱟᱹᱴᱩ ᱫᱷᱚᱨᱚᱢ ᱜᱟᱲ ᱦᱮᱱᱟᱜ ᱛᱟᱠᱚᱣᱟ ᱢᱮᱱᱠᱷᱟᱱ ᱱᱩᱠᱩᱣᱟᱜ ᱫᱷᱚᱨᱚᱢ ᱜᱟᱲ ᱫᱚ ᱥᱩᱨᱚᱠᱥᱟ ᱢᱟᱱᱮ ᱥᱩᱨᱚᱠᱥᱤᱛ ᱜᱮᱭᱟ ᱢᱟᱱᱮ ᱱᱟᱯᱟᱭ ᱜᱮᱭᱟ ᱚᱠᱚᱭ ᱦᱚᱸ ᱵᱟᱠᱚ ᱨᱮᱡᱮᱫ ᱠᱚᱣᱟ ᱚᱠᱚᱭ ᱦᱚᱸ ᱵᱟᱠᱚ ᱚᱱᱟ ᱪᱮᱛᱟᱱ ᱨᱮ ᱵᱟᱠᱚ ᱪᱷᱮᱲᱠᱷᱟᱱᱤ ᱜᱮ ᱫᱟᱲᱮᱭᱟᱜ ᱠᱟᱱᱟ ᱢᱮᱱᱠᱷᱟᱱ ᱡᱚᱛᱚ ᱠᱷᱚᱡ ᱟᱹᱫᱤᱵᱟᱹᱥᱤ ᱨᱮᱱ ᱡᱚᱛᱚ ᱠᱷᱚᱡ ᱢᱟᱨᱟᱝ ᱵᱚᱸᱜᱟ ᱜᱟᱲ ᱡᱟᱦᱟᱸ ᱠᱟᱱᱟ ᱡᱟᱦᱟᱸ ᱫᱚ ᱵᱚᱱ ᱵᱟᱰᱟᱭᱟ ᱡᱮ ᱢᱟᱨᱟᱝ ᱵᱩᱨᱩ ᱡᱩᱜᱽ ᱡᱟᱦᱮᱨ ᱧᱩᱛᱩᱢ ᱛᱮ ᱚᱸᱰᱮ ᱦᱚᱸᱠᱚ ᱨᱮᱡᱮᱫ ᱵᱚᱱᱟ ᱡᱟᱦᱟᱸ ᱫᱚᱵᱚᱱ ᱵᱟᱰᱟᱭᱟ ᱞᱩᱜᱩ ᱵᱩᱨᱩ ᱡᱟᱦᱟᱸ ᱫᱚ ᱫᱚᱨᱵᱟᱨ ᱪᱟᱹᱴᱟᱹᱱᱤ ᱡᱟᱦᱟᱸ ᱫᱚ ᱜᱮᱞᱵᱟᱨ ᱥᱮᱨᱢᱟ ᱠᱚ ᱫᱚᱨᱵᱟᱨ ᱞᱮᱱᱟ ᱠᱚ ᱵᱟᱰᱟᱭᱟ ᱠᱚ ᱟᱵᱚᱨᱮᱱ ᱦᱟᱯᱲᱟᱢ ᱠᱚ ᱞᱟᱹᱭ ᱟᱹᱜᱩ ᱟᱠᱟᱫ ᱵᱚᱱᱟ ᱢᱮᱱᱠᱷᱟᱱ ᱚᱸᱰᱮᱱᱟᱜ ᱦᱟᱥᱟ ᱦᱚᱸᱠᱚ ᱨᱮᱡᱮᱫ ᱵᱚᱱᱟ ᱟᱵᱚ ᱵᱚᱱ ᱧᱮᱞ ᱞᱮᱠᱷᱟᱱ ᱯᱩᱨᱩᱞᱤᱭᱟ ᱡᱟᱦᱟᱸ ᱫᱚ ᱳᱭᱮᱥᱴ ᱵᱮᱝᱜᱚᱞ ᱯᱚᱱᱚᱛ ᱨᱮᱱ ᱯᱩᱨᱩᱞᱤᱭᱟ ᱨᱮ ᱡᱟᱦᱟᱸ ᱫᱚ ᱟᱡᱚᱫᱤᱭᱟᱹ ᱵᱩᱨᱩ ᱨᱮ ᱦᱮᱱᱟᱜ ᱡᱟᱦᱟᱸ ᱫᱚ ᱟᱵᱚᱣᱟᱜ ᱡᱟᱜᱟ ᱡᱩᱢᱤ ᱠᱚ ᱚᱱᱟ ᱦᱚᱸ ᱪᱮᱫ ᱠᱚ ᱠᱳᱢᱯᱟᱱᱤ ᱧᱩᱛᱩᱢ ᱛᱮᱠᱚ ᱨᱮᱡᱮᱫ ᱵᱚᱱᱟ ᱛᱚ ᱚᱱᱠᱟ ᱜᱮ ᱛᱮᱦᱮᱧ ᱢᱤᱫ ᱪᱤᱛᱟᱹᱨ ᱧᱮᱞ ᱧᱟᱢ ᱠᱟᱱᱟ ᱡᱟᱦᱟᱸ ᱫᱚ ᱩᱲᱤᱥᱥᱟ ᱯᱚᱱᱚᱛ ᱨᱮᱱᱟᱜ ᱡᱟᱦᱟᱸ ᱫᱚ ᱰᱟᱸᱰᱵᱩᱥ ᱡᱟᱦᱟᱸ ᱫᱚ ᱰᱟᱸᱰᱵᱩᱥ ᱠᱚ ᱢᱮᱛᱟᱜ ᱠᱟᱱ ᱡᱟᱦᱟᱸ ᱫᱚ ᱜᱩᱨᱩ ᱜᱚᱢᱠᱮᱭᱟᱜ ᱡᱟᱦᱟᱸ ᱫᱚ ᱡᱟᱜᱟ ᱵᱷᱤᱴᱟᱹ ᱨᱮ ᱛᱮᱦᱮᱧ ᱫᱚ ᱚᱸᱰᱮᱱ ᱠᱚ ᱡᱟᱦᱟᱸᱭ ᱥᱟᱱᱛᱟᱲ ᱠᱚ ᱢᱮᱱᱟᱜ ᱠᱚ ᱛᱟᱵᱚᱱ ᱩᱱᱠᱩ ᱡᱟᱜᱟ ᱡᱩᱢᱤ ᱠᱚ ᱨᱮᱡ ᱚᱪᱩᱜ ᱠᱟᱱᱟ ᱩᱱᱠᱩ ᱡᱟᱜᱟ ᱡᱩᱢᱤ ᱠᱚ ᱩᱱᱠᱩ ᱠᱚ ᱪᱮᱫ ᱞᱮᱠᱟ ᱫᱷᱚᱠᱮᱵᱟᱡᱽ ᱥᱮ ᱫᱷᱚᱠᱟᱵᱟᱡᱽ ᱵᱚᱱ ᱢᱮᱱ ᱫᱟᱲᱮᱭᱟᱜᱼᱟ ᱚᱱᱠᱟ ᱠᱟᱛᱮ ᱩᱱᱠᱩᱣᱟᱜ ᱡᱟᱭᱜᱟ ᱡᱩᱢᱤ ᱠᱚ ᱦᱟᱛᱮᱫ ᱛᱟᱠᱚᱣᱟ ᱥᱮ ᱠᱚ ᱞᱩᱴᱮᱫ ᱛᱟᱠᱚᱣᱟ ᱛᱚ ᱜᱟᱛᱮ ᱟᱨ ᱵᱚᱭᱦᱟ ᱠᱚ ᱛᱮᱦᱮᱧ ᱟᱯᱮ ᱢᱤᱫᱴᱮᱡ ᱪᱤᱱᱛᱟᱹᱭ ᱛᱟᱵᱚᱱ ᱯᱮ ᱱᱚᱣᱟ ᱵᱷᱟᱨᱚᱛ ᱫᱤᱥᱚᱢ ᱨᱮ ᱟᱹᱰᱤ ᱜᱟᱱ ᱱᱚᱝᱠᱟᱱ ᱚ ᱟᱹᱫᱤᱵᱟᱹᱥᱤ ᱦᱮᱱᱟᱜ ᱠᱚᱣᱟ ᱥᱮ ᱟᱭᱢᱟ ᱠᱮᱴᱟᱜᱚᱨᱤ ᱨᱮᱱ ᱦᱚᱲ ᱦᱮᱱᱟᱜ ᱠᱚᱣᱟ ᱛᱮ ᱩᱱᱠᱩᱣᱟᱜ ᱡᱟᱭᱜᱟ ᱡᱩᱢᱤ ᱫᱚ ᱪᱮᱫᱟᱜ ᱵᱟᱝ ᱨᱮᱡᱚᱜ ᱠᱟᱱ ᱛᱟᱠᱚᱣᱟ ᱪᱮᱫᱟᱜ ᱥᱳᱥᱟᱞ ᱢᱤᱰᱤᱭᱟ ᱨᱮ ᱵᱟᱵᱚᱱ ᱧᱮᱞ ᱧᱟᱢ ᱮᱫᱟ ᱪᱮᱫᱟᱜ ᱟᱹᱫᱤᱵᱟᱹᱥᱤᱭᱟᱜ ᱡᱟᱭᱜᱟ ᱡᱩᱢᱤ ᱜᱮ ᱨᱮᱡᱚᱜ ᱠᱟᱱ ᱛᱟᱵᱚᱣᱟ ᱪᱮᱫᱟᱜ ᱚᱱᱟ ᱫᱚ ᱦᱩᱭᱩᱜ ᱠᱟᱱᱟ ᱟᱵᱚᱣᱟᱜ ᱮᱠᱚᱛᱨᱤᱛ ᱥᱮ ᱮᱠ ᱡᱩᱢᱤᱫ ᱵᱟᱝ ᱠᱷᱟᱹᱛᱤᱨ ᱛᱮ ᱪᱮᱫᱟᱜ ᱥᱮ ᱟᱵᱚ ᱛᱮ ᱟᱵᱚᱨᱮᱱ ᱮᱢᱯᱤ ᱟᱵᱚ ᱞᱮᱠᱟ ᱠᱟᱛᱷᱟ ᱵᱟᱠᱚ ᱨᱚᱲ ᱮᱫᱟ ᱟᱵᱚᱨᱮᱱ ᱮᱢᱮᱞᱮ ᱨᱤᱡᱟᱨᱵᱷ ᱥᱤᱴ ᱠᱷᱚᱱ ᱡᱤᱛᱟᱹᱣ ᱠᱟᱱ ᱩᱱᱠᱩ ᱟᱵᱚ ᱞᱮᱠᱟ ᱠᱟᱛᱷᱟ ᱵᱟᱠᱚ ᱨᱚᱲ ᱮᱫᱟ ᱪᱮᱫᱟᱜ ᱡᱚᱠᱷᱚᱱ ᱦᱟᱥᱟ ᱨᱟᱡᱚᱜ ᱠᱟᱱ ᱛᱟᱵᱚᱱᱟ ᱟᱵᱚ ᱢᱤᱫᱴᱮᱱ ᱪᱤᱱᱛᱟᱹᱭ ᱫᱟᱵᱚᱱ ᱡᱚᱠᱷᱚᱱ ᱦᱟᱥᱟ ᱨᱟᱡᱚᱜ ᱠᱟᱱ ᱛᱟᱵᱚᱱᱟ ᱪᱮᱫᱟᱜ ᱩᱱᱠᱩ ᱮᱢᱮᱞᱮ ᱟᱨ ᱩᱱᱠᱩ ᱮᱢᱯᱤ ᱪᱮᱫᱟᱜ ᱠᱟᱛᱷᱟ ᱵᱟᱠᱚ ᱨᱚᱲᱮᱫ ᱠᱟᱱ ᱛᱟᱵᱚᱱᱟ ᱟᱯᱮ ᱱᱚᱣᱟ ᱩᱭᱦᱟᱹᱨ ᱛᱟᱵᱚᱱ ᱯᱮ ᱥᱮ ᱡᱩᱫᱤ ᱱᱤᱭᱟᱹ ᱵᱷᱟᱨᱚᱛ ᱫᱤᱥᱚᱢ ᱨᱮ ᱜᱩᱨᱩ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩ ᱡᱩᱫᱤ ᱚᱞ ᱪᱤᱠᱤ ᱞᱤᱯᱤ ᱥᱤᱨᱡᱟᱹᱣᱤᱡ ᱠᱟᱱᱟᱭ ᱛᱟᱦᱞᱮ ᱚᱱᱟ ᱡᱮᱞᱟ ᱨᱮᱜᱮ ᱚᱱᱟ ᱰᱟᱸᱰᱵᱩᱥ ᱡᱮᱞᱟ ᱨᱮᱜᱮ ᱪᱮᱫ ᱞᱮᱠᱟᱛᱮ ᱚᱸᱰᱮᱱᱟᱜ ᱡᱟᱭᱜᱟ ᱦᱟᱥᱟ ᱨᱮᱡᱚᱜᱚᱜ ᱠᱟᱱᱟ ᱪᱮᱫᱟᱜ ᱨᱮᱡᱚᱜᱚᱜᱼᱟ ᱪᱮᱫᱟᱜ ᱚᱸᱰᱮᱱ ᱠᱚ ᱟᱹᱫᱤᱵᱟᱹᱥᱤ ᱫᱚ ᱥᱩᱨᱚᱠᱠᱷᱟ ᱨᱮ ᱵᱟᱹᱱᱩᱜ ᱠᱚᱣᱟ ᱛᱟᱦᱞᱮ ᱵᱷᱟᱨᱚᱛ ᱫᱤᱥᱚᱢ ᱨᱮᱱ ᱡᱟᱦᱟᱸᱭ ᱵᱷᱟᱨᱚᱛ ᱥᱚᱨᱠᱟᱨ ᱠᱟᱱᱟᱭ ᱪᱮᱫ ᱞᱮᱠᱟᱛᱮ ᱩᱱᱤ ᱫᱚ ᱜᱩᱨᱩ ᱜᱚᱝᱠᱮ ᱫᱚ ᱛᱟᱦᱞᱮ ᱢᱟᱱᱮ ᱪᱮᱫ ᱠᱚ ᱢᱮᱛᱟᱜ ᱠᱟᱱ ᱚᱞᱪᱤᱠᱤ ᱩᱯᱟᱹᱫᱷᱤ ᱮᱢᱟᱣ ᱠᱟᱫᱮᱭᱟ ᱱᱚᱜᱼᱚ ᱱᱤᱭᱟᱹ ᱠᱚ ᱫᱤᱱ ᱧᱮᱞ ᱞᱟᱹᱜᱤᱫ ᱛᱮ ᱡᱮ ᱟᱵᱚ ᱟᱹᱫᱤᱵᱟᱹᱥᱤ ᱠᱚᱣᱟᱜ ᱡᱟᱭᱜᱟ ᱡᱚᱢᱤ ᱢᱤᱫ ᱫᱤᱱ ᱦᱤᱞᱳᱜ ᱨᱮᱡ ᱵᱚᱱᱟ ᱚᱱᱟ ᱞᱟᱹᱜᱤᱫ ᱛᱮ ᱟᱵᱚ ᱛᱟᱞᱟᱨᱮ ᱱᱚᱝᱠᱟ ᱜᱩᱨᱩ ᱜᱚᱝᱠᱮ ᱠᱚ ᱢᱟᱱᱟᱣᱮᱭᱟ ᱡᱮ ᱵᱟᱝᱢᱟᱭ ᱞᱟᱹᱭ ᱵᱟᱲᱟᱭᱟ ᱵᱷᱟᱨᱚᱛ ᱫᱤᱥᱚᱢ ᱨᱮᱱ ᱵᱷᱟᱨᱚᱛ ᱥᱚᱨᱠᱟᱨ ᱦᱚᱸ ᱡᱮ ᱜᱩᱨᱩ ᱜᱚᱝᱠᱮ ᱫᱚᱭ ᱚᱞ ᱪᱤᱠᱤ ᱥᱤᱨᱡᱟᱹᱱᱤᱡ ᱠᱟᱱᱟ ᱥᱟᱱᱛᱟᱞ ᱥᱚᱢᱟᱡᱽ ᱨᱮᱱ ᱡᱩᱫᱤ ᱚᱞ ᱪᱤᱠᱤ ᱥᱤᱨᱡᱟᱹᱱᱤᱡ ᱠᱟᱱᱟ ᱯᱮᱱᱠᱷᱟᱱ ᱚᱱᱟ ᱴᱚᱴᱷᱟ ᱨᱮᱱ ᱚᱱᱟ ᱡᱟᱭᱜᱟ ᱨᱮᱱ ᱚᱱᱟ ᱡᱮᱞᱟ ᱨᱮᱱ ᱪᱤᱠᱟᱛᱮ ᱦᱟᱥᱟ ᱡᱚᱢᱤ ᱨᱮᱡ ᱫᱟᱲᱮᱭᱟᱜ ᱠᱟᱱᱟ ᱱᱩᱭ ᱯᱩᱞᱤᱥ ᱯᱨᱚᱥᱟᱥᱚᱱ ᱞᱟᱜᱟᱣ ᱠᱟᱛᱮ ᱚᱸᱰᱮᱱᱟᱜ ᱦᱟᱥᱟ ᱡᱚᱢᱤ ᱛᱤᱦᱤᱧ ᱫᱚ ᱠᱷᱟᱹᱞᱤ ᱡᱮ ᱛᱤᱦᱤᱧ ᱰᱟᱸᱰᱵᱩᱥ ᱨᱮ ᱦᱩᱭ ᱟᱠᱟᱱ ᱚᱱᱠᱟ ᱜᱷᱚᱴᱚᱱᱟ ᱫᱚ ᱵᱟᱝ ᱠᱟᱱᱟ ᱪᱮᱫᱟᱜ ᱥᱮ ᱟᱵᱚ ᱵᱚᱱ ᱧᱮᱞ ᱞᱮᱠᱷᱟᱡ ᱟᱥᱟᱢ ᱨᱮᱦᱚᱸ ᱠᱮᱱᱫᱨᱚ ᱨᱮᱱ ᱥᱚᱨᱠᱟᱨ ᱦᱮᱱᱟᱭᱟ ᱟᱵᱚ ᱵᱚᱱ ᱧᱮᱞ ᱞᱮᱠᱷᱟᱡ ᱢᱚᱫᱽᱫᱷᱚ ᱯᱨᱚᱫᱮᱥ ᱨᱮ ᱠᱮᱱᱫᱨᱚ ᱨᱮᱱ ᱥᱚᱨᱠᱟᱨ ᱦᱮᱱᱟᱭᱟ ᱟᱵᱚ ᱵᱚᱱ ᱵᱟᱰᱟᱭᱟ ᱱᱤᱭᱟᱹ ᱫᱷᱟᱣ 2025 ᱨᱮ ᱡᱟᱦᱟᱸᱭ ᱫᱚᱭ ᱫᱚᱠᱷᱤᱱ ᱫᱤᱱᱟᱡᱽᱯᱩᱨ ᱨᱮᱱ ᱡᱟᱦᱟᱸ ᱫᱚ ᱠᱮᱱᱫᱨᱚ ᱥᱚᱨᱠᱟᱨ ᱨᱮᱱ ᱡᱟᱦᱟᱸᱭ ᱮᱢᱯᱤ ᱢᱤᱫᱴᱮᱡ ᱛᱤᱸᱜᱩ ᱠᱟᱱᱟ ᱩᱱᱤ ᱦᱚᱸᱭ ᱡᱤᱛᱟᱹᱣ ᱠᱟᱱᱟ ᱱᱤᱭᱟᱹ ᱡᱟᱦᱟᱸ ᱡᱟᱦᱟᱸ ᱡᱟᱭᱜᱟ ᱨᱮ ᱱᱩᱭ ᱠᱮᱱᱫᱨᱚ ᱨᱮᱱ ᱥᱚᱨᱠᱟᱨ ᱡᱟᱦᱟᱸᱭ ᱦᱮᱱᱟᱭ ᱟᱨ ᱱᱩᱭ ᱥᱚᱨᱠᱟᱨ ᱡᱟᱦᱟᱸ ᱡᱟᱦᱟᱸ ᱡᱟᱭᱜᱟ ᱨᱮ ᱦᱮᱱᱟᱭ ᱚᱱᱟ ᱠᱚ ᱡᱟᱭᱜᱟ ᱨᱮᱜᱮ ᱟᱵᱚ ᱟᱹᱫᱤᱵᱟᱹᱥᱤ ᱫᱚ ᱵᱟᱹᱲᱛᱤ ᱠᱟᱭᱛᱮ ᱱᱟᱦᱟᱪᱟᱨ ᱨᱮ ᱦᱮᱱᱟᱜ ᱵᱚᱱᱟ ᱡᱩᱫᱤ ᱵᱚᱱ ᱢᱮᱱ ᱞᱮᱠᱷᱟᱡ ᱪᱮᱫᱟᱜ ᱪᱮᱫᱟᱜ ᱥᱮ ᱟᱵᱚ ᱵᱚᱱ ᱩᱭᱦᱟᱹᱨ ᱛᱟᱵᱚᱱ ᱯᱮ ᱟᱨ ᱧᱮᱞ ᱛᱟᱵᱚᱱ ᱯᱮ ᱟᱥᱟᱢ ᱨᱮ ᱡᱟᱦᱟᱸ ᱫᱚ ᱟᱵᱚᱨᱮᱱ ᱢᱤᱫ ᱛᱤᱨᱞᱟᱹ ᱦᱚᱯᱚᱱ ᱱᱟᱦᱟᱪᱟᱨ ᱠᱮᱫᱮᱭᱟ ᱠᱚ ᱚᱸᱰᱮ ᱦᱚᱸ ᱚᱸᱰᱮᱱᱟᱜ ᱚᱸᱰᱮᱱᱤᱡ ᱥᱚᱨᱠᱟᱨ ᱪᱮᱫᱟᱜ ᱢᱚᱪᱟᱭ ᱵᱚᱱᱫᱚ ᱟᱠᱟᱫ ᱛᱟᱭᱟ ᱪᱮᱫᱟᱜ ᱚᱸᱰᱮᱱ ᱠᱚ ᱟᱹᱫᱤᱵᱟᱹᱥᱤ ᱦᱚᱸᱠᱚ ᱱᱟᱦᱟᱪᱟᱨᱚᱜ ᱠᱟᱱ ᱛᱟᱵᱚᱱᱟ ᱪᱮᱫᱟᱜ ᱩᱲᱤᱥᱥᱟ ᱨᱮᱦᱚᱸ ᱥᱚᱨᱠᱟᱨ ᱦᱮᱱᱟᱭᱟ ᱩᱲᱤᱥᱥᱟ ᱨᱮ ᱪᱮᱫᱟᱜ ᱢᱚᱪᱟ ᱵᱚᱱᱫᱚ ᱜᱮᱛᱟ ᱠᱚᱣᱟ ᱪᱮᱫᱟᱜ ᱢᱚᱫᱽᱫᱷᱚ ᱯᱨᱚᱫᱮᱥ ᱨᱮ ᱢᱤᱫᱴᱮᱡ ᱟᱵᱚᱨᱮᱱ ᱟᱹᱫᱤᱵᱟᱹᱥᱤ ᱢᱚᱦᱤᱞᱟ ᱪᱮᱛᱟᱱ ᱨᱮ ᱩᱱᱤᱭᱟᱜ ᱢᱚᱪᱟ ᱨᱮ ᱠᱚ ᱨᱟᱪᱟ ᱛᱮᱣᱟᱫᱮᱭᱟ ᱪᱮᱫᱟᱜ ᱚᱸᱰᱮᱱᱤᱡ ᱥᱚᱨᱠᱟᱨ ᱢᱚᱪᱟ ᱵᱚᱱᱫᱚ ᱜᱮ ᱦᱮᱱᱟᱜ ᱛᱟᱭᱟ ᱪᱮᱫᱟᱜ ᱵᱟᱞᱩᱜᱷᱟᱴ ᱨᱮ ᱯᱮᱭᱟ ᱢᱚᱦᱤᱞᱟ ᱡᱟᱦᱟᱸ ᱫᱚ ᱱᱤᱭᱟᱹ ᱯᱟᱴᱤ ᱠᱷᱚᱱ ᱦᱟᱱᱟ ᱯᱟᱴᱤ ᱠᱚ ᱥᱮᱱ ᱞᱮᱱᱛᱮ ᱛᱟᱵᱮᱨ ᱛᱟᱵᱮᱨ ᱛᱮ ᱢᱤᱫ ᱠᱤᱞᱳᱢᱤᱴᱟᱨ ᱪᱮᱫᱟᱜ ᱠᱚ ᱪᱟᱞᱟᱣ ᱦᱚᱪᱚ ᱞᱮᱫ ᱠᱚᱣᱟ ᱱᱚᱝᱠᱟ ᱜᱮ ᱟᱹᱰᱤ ᱜᱚᱴᱟᱝ ᱟᱹᱰᱤ ᱜᱚᱴᱟᱝ ᱴᱚᱴᱷᱟ ᱨᱮ ᱟᱵᱚ ᱟᱹᱫᱤᱵᱟᱹᱥᱤ ᱛᱤᱨᱞᱟᱹ ᱦᱚᱯᱚᱱ ᱪᱮᱛᱟᱱ ᱨᱮ ᱱᱚᱝᱠᱟ ᱱᱟᱦᱟᱪᱟᱨ ᱦᱩᱭᱩᱜᱚᱜ ᱠᱟᱱᱟ ᱛᱚ ᱜᱟᱛᱮ ᱟᱨ ᱵᱚᱭᱦᱟ ᱠᱚ ᱟᱯᱮ ᱦᱩᱫᱤᱥ ᱛᱟᱵᱚᱱ ᱯᱮ ᱡᱮ ᱟᱵᱚ ᱛᱟᱞᱟ ᱨᱮᱫᱚ ᱚᱠᱚᱭᱴᱟᱜ ᱥᱚᱨᱠᱟᱨ ᱦᱚᱸ ᱥᱮ ᱚᱠᱚᱭᱴᱟᱜ ᱯᱟᱨᱴᱤ ᱦᱚᱸ ᱟᱵᱚ ᱞᱟᱹᱜᱤᱫ ᱛᱮᱫᱚ ᱵᱮᱥ ᱠᱟᱹᱢᱤ ᱨᱮᱫᱚ ᱵᱟᱹᱱᱩᱜ ᱠᱚᱣᱟ ᱪᱮᱫᱟᱜ ᱥᱮ ᱱᱩᱠᱩ ᱫᱚ ᱥᱚᱵ ᱥᱚᱢᱚᱭ ᱟᱵᱚᱣᱟᱜ ᱵᱟᱹᱲᱤᱡ ᱜᱮᱠᱚ ᱧᱮᱞ ᱟᱠᱟᱫᱟ ᱩᱱᱠᱩ ᱱᱚᱣᱟ ᱜᱮᱠᱚ ᱥᱚᱵ ᱥᱚᱢᱚᱭ ᱠᱚ ᱢᱤᱫᱴᱮᱡ ᱟᱸᱫᱳᱲ ᱟᱨ ᱟᱱᱫᱳᱞᱚᱱ ᱠᱚ ᱫᱚᱦᱚ ᱟᱠᱟᱫᱟ ᱡᱮ ᱟᱹᱫᱤᱵᱟᱹᱥᱤ ᱫᱚᱠᱚ ᱦᱤᱱᱫᱩ ᱠᱟᱱᱟ ᱟᱹᱫᱤᱵᱟᱹᱥᱤ ᱫᱚ ᱡᱚᱭ ᱥᱨᱤ ᱨᱟᱢ ᱢᱮᱱ ᱦᱚᱪᱚ ᱠᱚᱯᱮ ᱩᱱᱠᱩ ᱥᱟᱱᱟᱢ ᱟᱵᱚᱣᱟᱜ ᱦᱤᱱᱫᱩ ᱦᱤᱱᱫᱩᱛᱛᱚ ᱨᱮᱜᱮ ᱵᱚᱱ ᱩᱞᱡᱷᱟᱹᱣ ᱫᱚᱦᱚ ᱠᱟᱠᱚᱣᱟ ᱛᱤᱥ ᱦᱚᱸ ᱟᱠᱚᱣᱟᱜ ᱦᱚᱠ ᱚᱫᱷᱤᱠᱟᱨ ᱵᱟᱵᱚᱱ ᱠᱚᱭ ᱦᱚᱪᱚ ᱟᱠᱚᱣᱟ ᱛᱚ ᱵᱷᱟᱨᱚᱛ ᱫᱤᱥᱚᱢ ᱨᱮᱱ ᱥᱟᱱᱟᱢ ᱟᱹᱫᱤᱵᱟᱹᱥᱤ ᱟᱨ ᱵᱚᱭᱦᱟ ᱠᱚᱧ ᱢᱮᱛᱟ ᱯᱮᱭᱟ ᱡᱮ ᱟᱵᱚᱣᱟᱜ ᱫᱚ ᱱᱤᱭᱟᱹ ᱫᱚ ᱡᱮ ᱩᱱᱠᱩ ᱪᱮᱫ ᱠᱚ ᱢᱮᱛᱟ ᱵᱚᱱ ᱠᱟᱱᱟ ᱚᱱᱠᱟ ᱫᱚ ᱜᱳᱞᱟᱢ ᱫᱚ ᱵᱟᱵᱚᱱ ᱛᱟᱦᱮᱱᱟ ᱟᱵᱚ ᱫᱚ ᱱᱤᱭᱟᱹ ᱵᱷᱟᱨᱚᱛ ᱫᱤᱥᱚᱢ ᱨᱮ ᱟᱡᱟᱫᱤ ᱵᱚᱱ ᱠᱷᱚᱡᱚᱜ ᱠᱟᱱᱟ ᱟᱡᱟᱫ ᱛᱤ ᱠᱟᱛᱮ ᱟᱡᱟᱫ ᱞᱮᱠᱟ ᱵᱚᱱ ᱛᱟᱦᱮᱱᱟ ᱪᱮᱫᱟᱜ ᱥᱮ ᱥᱚᱨᱠᱟᱨ ᱫᱚ ᱛᱤᱥ ᱦᱚᱸ ᱵᱟᱭ ᱠᱷᱚᱡ ᱠᱟᱱᱟ ᱟᱢ ᱫᱚᱢ ᱟᱢ ᱫᱚᱢ ᱥᱚᱨᱠᱟᱨ ᱫᱚ ᱛᱤᱥ ᱦᱚᱸ ᱟᱡ ᱵᱟᱭ ᱢᱚᱱᱮ ᱟᱠᱟᱫ ᱢᱮᱭᱟ ᱟᱢ ᱫᱚᱢ ᱦᱤᱱᱫᱩ ᱠᱟᱱᱟ ᱢᱮᱱᱛᱮ ᱩᱱᱤ ᱫᱚ ᱟᱢ ᱫᱚ ᱟᱹᱫᱤᱵᱟᱹᱥᱤ ᱢᱮᱫ ᱛᱮᱜᱮ ᱧᱮᱞ ᱟᱠᱟᱫ ᱢᱮᱭᱟ ᱪᱮᱫᱟᱜ ᱥᱮ ᱵᱷᱟᱨᱚᱛ ᱫᱤᱥᱚᱢ ᱨᱮ ᱡᱩᱫᱤ ᱟᱵᱚ ᱵᱚᱱ ᱦᱤᱱᱫᱩ ᱠᱟᱱᱟ ᱛᱚᱵᱮ ᱠᱷᱟᱡ ᱫᱚ ᱪᱮᱫᱟᱜ ᱦᱤᱱᱫᱩ ᱞᱮᱠᱟᱱ ᱢᱮᱫ ᱛᱮ ᱵᱟᱠᱚ ᱧᱮᱞ ᱧᱟᱢᱮᱫ ᱵᱟᱠᱚ ᱧᱮᱞᱮᱫ ᱵᱚᱱᱟ ᱪᱮᱫᱟᱜ ᱟᱹᱫᱤᱵᱟᱹᱥᱤᱭᱟᱜ ᱡᱟᱜᱟ ᱡᱩᱢᱤ ᱪᱮᱛᱟᱱ ᱨᱮᱜᱮ ᱱᱚᱝᱠᱟ ᱱᱟᱦᱟᱪᱟᱨ ᱦᱩᱭᱩᱜᱚᱜ ᱠᱟᱱᱟ ᱱᱚᱝᱠᱟ ᱴᱚᱨᱪᱟᱨ ᱱᱚᱝᱠᱟ ᱚᱛᱛᱟᱪᱟᱨ ᱦᱩᱭᱩᱜᱚᱜ ᱠᱟᱱᱟ ᱪᱮᱫᱟᱜ ᱦᱩᱭᱩᱜᱚᱜ ᱠᱟᱱᱟ ᱟᱵᱚ ᱡᱟᱦᱟᱸ ᱛᱤᱱᱟᱹᱜ ᱡᱟᱭᱜᱟ ᱨᱮᱜᱮ ᱵᱚᱱ ᱧᱮᱞᱟ ᱟᱵᱚ ᱠᱷᱟᱹᱞᱤ ᱟᱹᱫᱤᱵᱟᱹᱥᱤ ᱠᱚ ᱪᱮᱛᱟᱱ ᱨᱮ ᱱᱟᱦᱟᱪᱟᱨ ᱟᱵᱚᱨᱮᱱ ᱛᱤᱨᱞᱟᱹ ᱦᱚᱯᱚᱱ ᱪᱮᱛᱟᱱ ᱨᱮ ᱱᱟᱦᱟᱪᱟᱨ ᱟᱵᱚᱨᱮᱱ ᱟᱵᱚᱣᱟᱜ ᱦᱟᱥᱟ ᱡᱟᱭᱜᱟ ᱪᱮᱛᱟᱱ ᱨᱮ ᱱᱟᱦᱟᱪᱟᱨ ᱟᱵᱚᱨᱮᱱ ᱵᱚᱸᱜᱟ ᱵᱩᱨᱩ ᱪᱮᱛᱟᱱ ᱨᱮ ᱱᱟᱦᱟᱪᱟᱨ ᱟᱵᱚᱣᱟᱜ ᱱᱟᱱᱟᱱ ᱞᱮᱠᱟᱱ ᱡᱟᱭᱜᱟ ᱨᱮ ᱱᱟᱦᱟᱪᱟᱨ ᱦᱩᱭᱩᱜ ᱠᱟᱱᱟ ᱢᱮᱱᱠᱷᱟᱱ ᱮᱴᱟᱜ ᱠᱚ ᱡᱟᱹᱛᱤ ᱪᱮᱛᱟᱱ ᱨᱮᱫᱚ ᱪᱮᱫᱟᱜ ᱱᱚᱝᱠᱟ ᱵᱟᱝ ᱦᱩᱭᱩᱜ ᱠᱟᱱᱟ ᱮᱴᱟᱜ ᱠᱚ ᱪᱮᱛᱟᱱ ᱨᱮᱫᱚ ᱪᱮᱫᱟᱜ ᱱᱚᱝᱠᱟᱱ ᱱᱟᱦᱟᱪᱟᱨ ᱴᱚᱨᱪᱟᱨ ᱪᱮᱫᱟᱜ ᱵᱟᱝ ᱦᱩᱭᱩᱜ ᱠᱟᱱᱟ ᱪᱮᱫᱟᱜ ᱩᱱᱠᱩ ᱠᱚ ᱪᱮᱫᱟᱜ ᱥᱮ ᱮᱴᱟᱜ ᱠᱚᱫᱚ ᱢᱤᱫ ᱡᱩᱢᱤᱫ ᱨᱮ ᱦᱮᱱᱟᱜ ᱠᱚᱣᱟ ᱚᱱᱟ ᱠᱷᱟᱹᱛᱤᱨ ᱛᱮ ᱡᱟᱦᱟᱱᱟᱜ ᱜᱮ ᱱᱚᱝᱠᱟᱱ ᱩᱱᱠᱩ ᱪᱮᱛᱟᱱ ᱨᱮ ᱱᱟᱦᱟᱪᱟᱨ ᱦᱩᱭᱩᱜᱚᱜ ᱩᱱᱠᱩ ᱥᱚᱸᱜᱮ ᱥᱚᱸᱜᱮ ᱛᱮ ᱚᱸᱰᱮᱱᱤᱡ ᱡᱟᱦᱟᱸᱭ ᱮᱢᱮᱞᱮ ᱠᱟᱱᱟᱭ ᱚᱸᱰᱮᱱᱤᱡ ᱡᱟᱦᱟᱸᱭ ᱰᱤᱮᱢ ᱠᱟᱱᱟᱭ ᱚᱸᱰᱮᱱᱤᱡ ᱡᱟᱦᱟᱸᱭ ᱥᱚᱨᱠᱟᱨ ᱠᱟᱱᱟᱭ ᱩᱱᱤ ᱚᱱᱟ ᱵᱤᱨᱩᱫ ᱠᱟᱛᱮ ᱠᱚ ᱫᱮᱠᱷᱟᱣᱟᱭᱟ ᱟᱨ ᱠᱚ ᱵᱤᱨᱩᱫᱤᱭᱟ ᱡᱮ ᱟᱢ ᱡᱟᱦᱟᱸ ᱟᱞᱮ ᱪᱮᱛᱟᱱ ᱨᱮ ᱱᱚᱝᱠᱟ ᱱᱟᱦᱟᱪᱟᱨᱮᱢ ᱠᱟᱹᱢᱤᱭᱮᱫ ᱠᱟᱱᱟ ᱱᱚᱣᱟ ᱫᱚᱢ ᱵᱟᱹᱲᱤᱡ ᱫᱟ ᱱᱟᱥᱮᱭᱟᱜ ᱫᱤᱱ ᱞᱟᱦᱟ ᱨᱮᱜᱮ ᱡᱟᱦᱟᱸ ᱫᱚ ᱣᱟᱠᱟᱯ ᱟᱭᱤᱱ ᱤᱫᱤ ᱠᱟᱛᱮ ᱡᱟᱦᱟᱸ ᱫᱚ ᱵᱷᱟᱨᱚᱛ ᱥᱚᱨᱠᱟᱨ ᱨᱟᱠᱟᱵ ᱞᱮᱫᱟ ᱚᱱᱟ ᱞᱮᱠᱟ ᱛᱮᱜᱮ ᱛᱷᱚᱲᱟ ᱜᱟᱱ ᱡᱩᱫᱤᱧ ᱞᱟᱹᱭ ᱟᱯᱮ ᱠᱷᱟᱡ ᱱᱚᱰᱮᱱᱤᱡ ᱢᱤᱫᱴᱮᱡ ᱦᱟᱭᱠᱳᱨᱴ ᱨᱮᱱ ᱢᱤᱫᱴᱮᱡ ᱩᱠᱤᱞ ᱠᱟᱱᱟᱭ ᱛᱮ ᱱᱩᱭ ᱱᱚᱝᱠᱟᱭ ᱩᱫᱽᱜᱟᱹᱣ ᱠᱮᱫ ᱠᱚᱣᱟ ᱱᱚᱣᱟ ᱨᱟᱡᱽᱡᱚ ᱨᱮᱱ ᱦᱚᱲ ᱠᱚ ᱡᱮ ᱟᱠᱚᱣᱟᱜ ᱥᱚᱢᱟᱡᱽ ᱥᱟᱶᱛᱟ ᱨᱮᱱᱟᱜ ᱡᱚᱢᱤ ᱱᱚᱜᱼᱚᱭ ᱟᱠᱚᱣᱟᱜ ᱢᱚᱥᱡᱤᱫ ᱨᱮᱱᱟᱜ ᱡᱚᱢᱤ ᱟᱠᱚᱣᱟᱜ ᱤᱭᱟᱹ ᱨᱮᱱᱟᱜ ᱪᱮᱫ ᱠᱚ ᱢᱮᱛᱟᱜ ᱠᱟᱱ ᱡᱩᱢᱢᱟᱹ ᱨᱮᱱᱟᱜ ᱡᱩᱢᱤ ᱠᱚ ᱵᱟᱧᱪᱟᱣ ᱞᱟᱹᱜᱤᱫ ᱛᱮ ᱱᱚᱝᱠᱟ ᱦᱚᱲᱮ ᱩᱫᱽᱜᱟᱹᱣ ᱠᱮᱫ ᱠᱚᱣᱟ ᱡᱮ ᱦᱟᱡᱟᱨ ᱦᱟᱡᱟᱨ ᱞᱟᱠᱷ ᱞᱟᱠᱷ ᱦᱚᱲᱮ ᱢᱮᱛᱟᱣ ᱠᱚ ᱠᱟᱱᱟ ᱡᱩᱫᱤ ᱛᱤᱦᱤᱧ ᱵᱟᱵᱚᱱ ᱟᱴᱠᱟᱣ ᱫᱟᱲᱮᱭᱟᱜᱼᱟ ᱟᱵᱚᱣᱟᱜ ᱦᱟᱥᱟ ᱡᱩᱢᱤ ᱛᱤᱦᱤᱧ ᱟᱵᱚᱣᱟᱜ ᱛᱚᱯᱟᱜ ᱡᱟᱭᱜᱟ ᱛᱟᱦᱞᱮ ᱠᱷᱟᱡ ᱫᱚ ᱛᱤᱥ ᱦᱚᱸ ᱟᱨ ᱱᱚᱣᱟ ᱠᱚ ᱡᱩᱢᱤ ᱡᱟᱭᱜᱟ ᱫᱚ ᱵᱟᱝ ᱟᱴᱠᱟᱜ ᱛᱟᱵᱚᱱᱟ ᱛᱚ ᱚᱱᱠᱟ ᱜᱟᱨᱡᱟᱣ ᱠᱟᱛᱮ ᱚᱱᱠᱟᱱ ᱢᱤᱫᱴᱮᱡ ᱮᱰᱵᱷᱚᱠᱮᱴ ᱮ ᱠᱟᱛᱷᱟᱭ ᱨᱚᱲ ᱞᱮᱫᱟ ᱛᱚ ᱛᱤᱦᱤᱧ ᱟᱵᱚᱣᱟᱜ ᱦᱟᱥᱟ ᱡᱩᱢᱤ ᱨᱮᱡᱚᱜ ᱠᱟᱱ ᱟᱵᱚᱣᱟᱜ ᱦᱟᱥᱟ ᱡᱩᱢᱤ ᱟᱫᱚᱜ ᱠᱟᱱ ᱛᱤᱦᱤᱧ ᱟᱵᱚᱣᱟᱜ ᱫᱷᱚᱨᱚᱢ ᱜᱟᱲ ᱟᱫᱚᱜ ᱠᱟᱱ ᱱᱤᱞᱟᱹᱢᱚᱜ ᱠᱟᱱ ᱛᱤᱦᱤᱧ ᱟᱵᱚᱣᱟᱜ ᱱᱟᱯᱟᱭ ᱱᱟᱯᱟᱭ ᱡᱟᱭᱜᱟ ᱡᱩᱢᱤ ᱪᱷᱟᱹᱛᱤᱠ ᱠᱚᱠᱚ ᱫᱚᱠᱷᱚᱞᱮᱫ ᱛᱟᱵᱚᱱ ᱞᱟᱹᱴᱩ ᱞᱟᱹᱴᱩ ᱠᱳᱢᱯᱟᱱᱤ ᱵᱮᱯᱟᱨ ᱵᱤᱡᱽᱱᱮᱥᱢᱮᱱ ᱦᱮᱡ ᱠᱟᱛᱮ ᱠᱚ ᱫᱚᱠᱷᱚᱞᱮᱫ ᱛᱟᱵᱚᱱ ᱪᱮᱫᱟᱜ ᱟᱵᱚ ᱥᱟᱱᱛᱟᱲ ᱢᱚᱱᱮ ᱡᱤᱣᱤ ᱵᱟᱝ ᱨᱟᱜᱚᱜ ᱠᱟᱱ ᱛᱟᱵᱚᱱ ᱪᱮᱫᱟᱜ ᱟᱵᱚ ᱛᱷᱤᱨ ᱛᱷᱟᱨ ᱨᱮ ᱦᱮᱱᱟᱜ ᱵᱚᱱᱟ ᱪᱮᱫᱟᱜ ᱩᱱᱠᱩ ᱞᱮᱠᱟ ᱟᱸᱫᱩᱲ ᱪᱮᱫᱟᱜ ᱵᱟᱵᱚᱱ ᱨᱟᱠᱟᱵ ᱫᱟᱲᱮᱭᱟᱜ ᱠᱟᱱᱟ ᱦᱟᱡᱟᱨ ᱦᱟᱡᱟᱨ ᱦᱚᱲ ᱡᱟᱣᱨᱟ ᱠᱟᱛᱮ ᱪᱮᱫᱟᱜ ᱚᱱᱟ ᱠᱚᱜᱮ ᱵᱟᱵᱚᱱ ᱟᱸᱫᱩᱨ ᱨᱟᱠᱟᱵ ᱫᱟᱲᱮᱭᱟᱜ ᱠᱟᱱᱟ ᱪᱮᱫᱟᱜ ᱟᱵᱚ ᱥᱟᱱᱛᱟᱲ ᱛᱷᱤᱨ ᱨᱮ ᱦᱮᱱᱟᱜ ᱵᱚᱱᱟ ᱪᱮᱫᱟᱜ ᱪᱮᱫ ᱠᱷᱟᱹᱛᱤᱨ ᱛᱮ ᱟᱵᱚ ᱛᱷᱤᱨ ᱨᱮ ᱦᱮᱱᱟᱜ ᱵᱚᱱᱟ ᱚᱱᱟ ᱞᱟᱹᱭ ᱛᱟᱵᱚᱱ ᱯᱮ ᱥᱟᱱᱟᱢ ᱵᱷᱟᱨᱚᱛ ᱫᱤᱥᱚᱢ ᱨᱮ ᱥᱟᱱᱛᱟᱲ ᱵᱚᱭᱦᱟ ᱠᱚᱧ ᱢᱮᱛᱟ ᱯᱮ ᱛᱟᱵᱚᱱᱟ ᱢᱟ ᱟᱯᱮ ᱥᱟᱱᱟᱢ ᱱᱤᱭᱟᱹ ᱡᱩᱢᱤᱫᱚᱜ ᱞᱟᱹᱜᱤᱫ ᱱᱮᱦᱚᱨ ᱟᱯᱮ ᱠᱟᱱᱟ ᱟᱨ ᱟᱵᱚᱣᱟᱜ ᱦᱟᱥᱟ ᱡᱩᱢᱤ ᱡᱟᱦᱟᱸ ᱵᱟᱧᱪᱟᱣ ᱞᱟᱹᱜᱤᱫ ᱥᱟᱱᱟᱢ ᱛᱮᱵᱚᱱ ᱯᱨᱚᱛᱤᱵᱟᱫᱟ ᱡᱟᱛᱮ ᱱᱤᱭᱟᱹ ᱵᱷᱟᱨᱚᱛ ᱫᱤᱥᱚᱢ ᱦᱚᱸ ᱨᱮᱱ ᱥᱚᱨᱠᱟᱨ ᱦᱚᱸᱭ ᱵᱩᱡᱷᱟᱹᱣ ᱫᱟᱲᱮᱭᱟᱜ ᱡᱮ ᱵᱷᱟᱨᱚᱛ ᱫᱤᱥᱚᱢ ᱨᱮᱱ ᱟᱹᱫᱤᱵᱟᱹᱥᱤ ᱫᱚ ᱟᱨ ᱞᱟᱦᱟ ᱞᱮᱠᱟ ᱫᱚ ᱵᱟᱹᱱᱩᱜ ᱠᱚᱣᱟ ᱩᱱᱠᱩ ᱦᱚᱸ ᱟᱨ ᱦᱚᱸᱠᱚ ᱪᱤᱨᱜᱟᱹᱞ ᱪᱟᱵᱟᱭᱮᱱᱟ ᱩᱱᱠᱩ ᱦᱚᱸ ᱮᱵᱷᱮᱱ ᱪᱟᱵᱟᱭᱮᱱᱟ ᱠᱚ ᱩᱱᱠᱩᱣᱟᱜ ᱦᱟᱥᱟ ᱡᱚᱢᱤ ᱫᱚ ᱛᱤᱥ ᱦᱚᱸ ᱨᱮᱡ ᱠᱟᱛᱮ ᱞᱟᱹᱴᱩ ᱞᱟᱹᱴᱩ ᱠᱳᱢᱯᱟᱱᱤ ᱞᱟᱹᱴᱩ ᱞᱟᱹᱴᱩ ᱵᱮᱯᱟᱨ ᱵᱤᱡᱽᱱᱮᱥ ᱫᱚ ᱵᱟᱝ ᱦᱩᱭ ᱜᱟᱱᱚᱜᱼᱟ ᱩᱱᱠᱩ ᱦᱚᱸᱠᱚ ᱵᱩᱡᱷᱟᱹᱣ ᱫᱟᱲᱮᱭᱟᱜ ᱡᱟᱛᱮ ᱛᱚ ᱴᱷᱤᱠ ᱜᱮᱭᱟ ᱢᱟ ᱜᱟᱛᱮ ᱟᱨ ᱵᱚᱭᱦᱟ ᱠᱚ ᱱᱤᱭᱟᱹ ᱵᱷᱤᱰᱤᱭᱳ ᱡᱟᱹᱥᱛᱤ ᱵᱟᱹᱧ ᱵᱤᱞᱚᱢᱟ ᱱᱤᱱᱟᱹᱜ ᱫᱷᱟᱹᱵᱤᱡ ᱜᱮ ᱟᱯᱮ ᱟᱨ ᱢᱤᱫ ᱫᱷᱟᱣ ᱦᱩᱞ ᱥᱟᱹᱭ ᱥᱟᱹᱜᱩᱱ ᱡᱚᱦᱟᱨ